ᱟᱨ ᱱᱚᱣᱟ ᱫᱚ ᱯᱩᱨᱟᱹ ᱨᱤᱭᱮᱞᱤᱴᱤ ᱠᱟᱛᱷᱟ ᱠᱟᱱ ᱜᱮᱭᱟ ᱱᱚᱣᱟ ᱯᱷᱮᱠᱟᱜ ᱫᱚ ᱵᱟᱝ ᱠᱟᱱᱟ ᱥᱟᱹᱨᱤ ᱩᱛᱟᱹᱨ ᱜᱮ ᱟᱯᱮ ᱱᱚᱣᱟ ᱯᱮ ᱟᱸᱡᱚᱢ ᱞᱮᱠᱷᱟᱱ ᱥᱮ ᱱᱚᱣᱟ ᱯᱮ ᱵᱟᱰᱟᱭ ᱞᱮᱠᱷᱟᱱ ᱟᱯᱮᱭᱟᱜ ᱢᱟᱭᱟᱢ ᱦᱚᱸ ᱞᱚᱞᱚ ᱩᱛᱟᱹᱨᱚᱜᱼᱟ ᱚᱱᱟ ᱠᱷᱟᱹᱛᱤᱨ ᱤᱧᱟᱹᱜ ᱢᱮᱱ ᱱᱚᱣᱟ ᱵᱷᱤᱰᱤᱭᱳ ᱯᱷᱟᱥᱴ ᱠᱷᱚᱱ ᱞᱟᱥᱴ ᱦᱟᱹᱨᱤᱡ ᱧᱮᱞ ᱛᱟᱵᱚᱱ ᱯᱮ ᱤᱱᱟᱹ ᱠᱷᱟᱱ ᱥᱟᱱᱟᱢ ᱦᱚᱲ ᱯᱮ ᱵᱟᱲᱟᱭ ᱫᱟᱲᱮᱭᱟᱜ ᱛᱟᱵᱚᱱᱟ ᱟᱨ ᱡᱟᱦᱟᱸᱭ ᱠᱚ ᱱᱚᱣᱟ ᱵᱷᱤᱰᱤᱭᱳ ᱨᱮ ᱱᱟᱣᱟ ᱢᱮᱱᱟᱜ ᱯᱮ ᱛᱟᱵᱚᱱ ᱠᱷᱟᱱ ᱪᱮᱱᱮᱞ ᱠᱚᱯᱮ ᱥᱟᱵᱥᱠᱨᱟᱭᱤᱵᱽ ᱛᱟᱵᱚᱱᱟ ᱟᱨ ᱞᱟᱭᱤᱠ ᱠᱚᱢᱮᱱᱴ ᱥᱮᱭᱟᱨ ᱟᱞᱚ ᱯᱮ ᱦᱤᱲᱤᱧ ᱛᱟᱵᱚᱱᱟ ᱛᱚ ᱛᱮᱦᱮᱧ ᱫᱚ ᱱᱟᱦᱟᱜ ᱟᱹᱰᱤ ᱠᱚᱰᱨᱟ ᱴᱚᱯᱤᱠ ᱟᱹᱜᱩ ᱠᱟᱛᱮ ᱦᱮᱡ ᱟᱠᱟᱱ ᱛᱟᱵᱚᱱᱟ ᱟᱯᱮ ᱯᱮ ᱟᱸᱡᱚᱢ ᱞᱮᱠᱷᱟᱱ ᱟᱯᱮᱭᱟᱜ ᱦᱚᱲᱢᱚ ᱥᱟᱱᱟᱢ ᱨᱮᱱᱟᱜ ᱢᱟᱭᱟᱢ ᱞᱚᱞᱚ ᱛᱮ ᱦᱮᱰᱮᱡ ᱩᱛᱟᱹᱨᱚᱜ ᱛᱟᱯᱮᱭᱟ ᱛᱮᱦᱮᱧ ᱫᱚ ᱚᱱᱠᱟᱱ ᱴᱚᱯᱤᱠ ᱟᱹᱜᱩ ᱠᱟᱛᱮ ᱦᱮᱡ ᱟᱠᱟᱱ ᱛᱟᱵᱚᱱᱟ ᱥᱟᱹᱨᱤ ᱜᱮ ᱵᱚᱭᱦᱟ ᱟᱵᱚ ᱱᱚᱣᱟ ᱥᱚᱢᱟᱡᱽ ᱛᱟᱞᱟ ᱨᱮ ᱥᱮ ᱟᱵᱚ ᱱᱚᱣᱟ ᱥᱟᱶᱛᱟ ᱛᱟᱞᱟ ᱨᱮ ᱱᱚᱝᱠᱟᱱ ᱥᱟᱱᱛᱟᱲ ᱦᱚᱸ ᱢᱮᱱᱟᱜ ᱠᱚᱣᱟ ᱢᱮᱱᱛᱮ ᱛᱮᱦᱮᱧ ᱤᱧ ᱡᱟᱦᱟᱸ ᱠᱷᱟᱹᱛᱤᱨ ᱛᱮᱦᱮᱧ ᱟᱵᱚ ᱵᱷᱟᱨᱚᱛ ᱫᱤᱥᱚᱢ ᱨᱮ ᱥᱟᱱᱛᱟᱲ ᱠᱚ ᱞᱟᱹᱲᱦᱟᱹᱭᱮᱜᱼᱟ ᱢᱮᱱᱠᱷᱟᱱ ᱱᱚᱣᱟ ᱠᱚᱨᱮ ᱫᱚ ᱜᱚᱲᱚ ᱥᱚᱯᱚᱦᱚᱫ ᱵᱟᱠᱚ ᱮᱢᱚᱜ ᱠᱟᱱᱟ ᱢᱮᱱᱠᱷᱟᱱ ᱟᱫᱚᱢ ᱥᱟᱱᱛᱟᱲ ᱫᱚ ᱪᱮᱫ ᱠᱚ ᱪᱤᱠᱟᱹᱭᱮᱜᱼᱟ ᱟᱵᱚ ᱡᱩᱢᱤᱫ ᱠᱚ ᱨᱟᱹᱯᱩᱫᱮᱜ ᱛᱟᱵᱚᱱᱟ ᱡᱩᱢᱤᱫ ᱠᱚ ᱨᱟᱹᱯᱩᱫᱮᱜᱼᱟ ᱡᱟᱦᱟᱸ ᱫᱤᱥᱚᱢ ᱨᱮ ᱢᱟᱱᱮ ᱡᱟᱦᱟᱸ ᱠᱷᱟᱹᱛᱤᱨ ᱡᱟᱦᱟᱸ ᱫᱤᱥᱚᱢ ᱠᱷᱟᱹᱛᱤᱨ ᱟᱨ ᱵᱟᱝ ᱡᱟᱦᱟᱸ ᱞᱟᱹᱭᱼᱞᱟᱠᱪᱟᱨ ᱞᱟᱠᱪᱟᱨ ᱤᱫᱤ ᱠᱷᱟᱹᱛᱤᱨ ᱨᱟᱭᱨᱤᱛ ᱠᱷᱟᱹᱛᱤᱨ ᱟᱵᱚ ᱥᱟᱱᱛᱟᱲ ᱥᱚᱢᱟᱡᱽ ᱠᱷᱟᱹᱛᱤᱨ ᱛᱮᱦᱮᱧ ᱥᱟᱱᱛᱟᱲ ᱦᱚᱯᱚᱱ ᱠᱚ ᱟᱨ ᱵᱟᱝ ᱟᱹᱫᱤᱵᱟᱹᱥᱤ ᱦᱚᱯᱚᱱ ᱠᱚ ᱥᱮ ᱠᱷᱮᱨᱣᱟᱲ ᱦᱚᱯᱚᱱ ᱠᱚ ᱛᱮᱦᱮᱧ ᱠᱚ ᱞᱟᱹᱲᱦᱟᱹᱭᱮᱜᱼᱟ ᱥᱚᱨᱠᱟᱨ ᱥᱟᱞᱟᱜ ᱠᱚ ᱞᱟᱹᱲᱦᱟᱹᱭᱮᱜᱼᱟ ᱢᱮᱱᱠᱷᱟᱱ ᱟᱫᱚᱢ ᱫᱚ ᱪᱮᱫ ᱠᱚ ᱪᱤᱠᱟᱹᱭᱮᱜᱼᱟ ᱟᱫᱚᱢ ᱫᱚ ᱚᱱᱟ ᱡᱩᱢᱤᱫ ᱠᱚ ᱨᱟᱹᱯᱩᱫᱮᱜᱼᱟ ᱡᱟᱦᱟᱸ ᱫᱚ ᱢᱟᱱᱮ ᱦᱤᱱᱫᱩ ᱫᱷᱚᱨᱚᱢ ᱛᱮᱠᱚ ᱥᱚᱲᱚᱜ ᱠᱟᱱᱟ ᱠᱚ ᱱᱚᱝᱠᱟᱱᱟᱜ ᱛᱮᱦᱮᱧ ᱫᱚ ᱴᱚᱯᱤᱠ ᱟᱹᱜᱩ ᱠᱟᱛᱮᱧ ᱦᱮᱡ ᱠᱟᱱᱟ ᱟᱯᱮ ᱠᱚ ᱥᱟᱢᱟᱝ ᱛᱮ ᱛᱚ ᱵᱚᱭᱦᱟ ᱠᱚ

ᱛᱮᱦᱮᱧ ᱢᱟᱱᱮ ᱢᱤᱫᱴᱟᱝ ᱮᱴᱟᱜ ᱵᱚᱸᱜᱟ ᱟᱹᱜᱩ ᱠᱟᱛᱮ ᱢᱤᱫᱴᱟᱝ ᱡᱟᱦᱮᱨ ᱨᱮᱠᱚ ᱛᱷᱟᱱ ᱨᱮᱠᱚ ᱵᱚᱸᱜᱟᱭᱮᱜᱼᱟ ᱠᱚ ᱱᱚᱣᱟ ᱫᱚ ᱛᱤᱱᱟᱹᱜ ᱵᱮᱥ ᱟᱹᱱᱤᱡ ᱟᱨ ᱛᱤᱱᱟᱹᱜ ᱠᱷᱟᱨᱟᱯᱟ ᱟᱯᱮ ᱜᱮ ᱵᱤᱪᱟᱹᱨ ᱠᱟᱛᱮ ᱞᱟᱹᱭᱟᱹᱧ ᱛᱟᱵᱚᱱ ᱯᱮ ᱛᱮᱦᱮᱧ ᱦᱚᱭᱛᱳ ᱦᱩᱭ ᱫᱟᱲᱮᱭᱟᱜᱼᱟ ᱤᱧ ᱵᱟᱹᱲᱤᱡ ᱤᱧ ᱢᱮᱱᱮᱜᱼᱟ ᱢᱮᱱᱠᱷᱟᱱ ᱟᱯᱮ ᱫᱚ ᱥᱤᱠᱷᱤᱛᱟᱱ ᱵᱩᱫᱷᱤ ᱡᱤᱵᱤ ᱦᱚᱲ ᱠᱟᱱᱟ ᱯᱮ ᱟᱯᱮ ᱦᱚᱸᱯᱮ ᱴᱷᱤᱠᱟᱹ ᱫᱟᱲᱮᱭᱟᱜ ᱠᱟᱱ ᱜᱮᱭᱟ ᱡᱮ ᱱᱚᱣᱟ ᱫᱚ ᱛᱤᱱᱟᱹᱜ ᱵᱷᱩᱞ ᱜᱮᱭᱟ ᱥᱮ ᱛᱤᱱᱟᱹᱜ ᱴᱷᱤᱠ ᱜᱮᱭᱟ ᱢᱮᱱᱛᱮ ᱛᱚ ᱵᱚᱭᱦᱟ ᱠᱚ ᱱᱚᱜᱼᱚ ᱱᱚᱣᱟ ᱠᱚᱜᱮ ᱤᱧ ᱫᱚ ᱢᱮᱢᱮᱱ ᱥᱟᱱᱟᱧ ᱠᱟᱱᱟ ᱟᱨ ᱱᱚᱜᱼᱚ ᱱᱚᱣᱟ ᱠᱚᱜᱮ ᱟᱯᱮ ᱴᱷᱮᱱ ᱥᱮᱭᱟᱨ ᱥᱟᱱᱟᱧ ᱠᱟᱱᱟ ᱛᱮᱦᱮᱧ ᱱᱩᱜᱼᱩ ᱱᱩᱠᱩ ᱥᱟᱱᱛᱟᱲ ᱧᱮᱞ ᱠᱚᱢ ᱟᱠᱚᱣᱟᱜ ᱨᱟᱭᱨᱤᱛ ᱥᱮ ᱟᱠᱚᱣᱟᱜ ᱥᱚᱢᱟᱡᱽ ᱥᱮ ᱟᱠᱚᱣᱟᱜ ᱡᱟᱦᱮᱨ ᱜᱟᱲ ᱛᱮᱦᱮᱧ ᱠᱚ ᱚᱯᱚᱢᱟᱱᱮᱜᱼᱟ ᱟᱠᱚᱨᱮᱱ ᱡᱟᱦᱮᱨ ᱜᱟᱲ ᱨᱮᱱ ᱵᱚᱸᱜᱟ ᱵᱩᱨᱩ ᱠᱚ ᱚᱯᱚᱢᱟᱱᱮᱫ ᱠᱚᱣᱟ ᱛᱮᱦᱮᱧ ᱮᱴᱟᱜᱤᱡ ᱵᱚᱸᱜᱟ ᱵᱩᱨᱩ ᱤᱫᱤ ᱠᱟᱛᱮ ᱛᱮᱦᱮᱧ ᱟᱠᱚ ᱠᱚ ᱥᱮᱵᱟᱭᱮ ᱠᱟᱱᱟ ᱠᱚ ᱫᱮᱵᱟᱭᱮ ᱠᱟᱱᱟ ᱠᱚ ᱢᱮᱱᱠᱷᱟᱱ ᱱᱩᱠᱩ ᱫᱚ ᱪᱤᱞᱤ ᱥᱟᱱᱛᱟᱲ ᱠᱟᱱᱟ ᱠᱚ ᱥᱮ ᱟᱨ ᱪᱤᱞᱤ ᱠᱟᱱᱟ ᱠᱚ ᱛᱮᱦᱮᱧ ᱟᱵᱚ ᱵᱚᱱ ᱞᱟᱹᱭᱮᱜᱼᱟ ᱟᱵᱚ ᱥᱟᱱᱛᱟᱲ ᱵᱚᱱ ᱡᱩᱢᱤᱫ ᱞᱮᱱᱠᱷᱟᱱ ᱟᱵᱚᱣᱟᱜ ᱥᱟᱨᱱᱟ ᱠᱚ ᱧᱟᱢᱚᱜᱼᱟ ᱢᱮᱱᱠᱷᱟᱱ ᱩᱠᱩᱨ ᱱᱩᱠᱩ ᱫᱚ ᱚᱱᱟ ᱡᱩᱢᱤᱫ ᱨᱟᱹᱯᱩᱫ ᱥᱟᱱᱛᱟᱲ ᱠᱟᱱᱟ ᱠᱚ ᱢᱮᱱᱠᱷᱟᱱ ᱱᱩᱠᱩ ᱫᱚ ᱡᱩᱢᱤᱫᱚᱜ ᱞᱟᱹᱜᱤᱫ ᱫᱚᱠᱚ ᱵᱟᱝ ᱠᱟᱱᱟ ᱟᱨ ᱡᱟᱦᱟᱸ ᱞᱮᱠᱟ ᱟᱵᱚ ᱠᱚᱞ ᱨᱮᱠᱚᱨᱰ ᱨᱮᱵᱚᱱ ᱟᱸᱡᱚᱢ ᱠᱮᱜᱼᱟ ᱛᱮᱦᱮᱧ ᱩᱱᱤ ᱠᱚ ᱫᱷᱚᱢᱠᱟᱣᱮ ᱠᱟᱱᱟ ᱠᱚ

ᱛᱮᱦᱮᱧ ᱟᱵᱚ ᱡᱟᱦᱟᱸ ᱞᱟᱹᱭᱤᱱ ᱛᱮᱵᱚᱱ ᱛᱟᱲᱟᱢ ᱟᱠᱟᱫ ᱠᱟᱛᱮ ᱠᱚ ᱛᱮᱦᱮᱧ ᱚᱱᱟ ᱞᱟᱹᱭᱤᱱ ᱛᱮ ᱱᱩᱠᱩ ᱵᱟᱝ ᱠᱚ ᱛᱟᱲᱟᱢ ᱫᱟᱲᱮᱭᱟᱜ ᱠᱟᱱ ᱠᱷᱟᱹᱛᱤᱨ ᱛᱮᱦᱮᱧ ᱠᱚᱨᱮ ᱡᱟᱦᱟᱸ ᱞᱮᱠᱟ ᱠᱚ ᱫᱷᱚᱢᱠᱟᱣ ᱠᱟᱱᱟ ᱢᱟᱱᱮ ᱟᱠᱚᱣᱟᱜ ᱥᱟᱦᱟᱥ ᱛᱟᱠᱚ ᱛᱤᱱᱟᱹᱜ ᱢᱟᱱᱮ ᱩᱭᱦᱟᱹᱨ ᱠᱟᱜ ᱛᱟᱵᱚᱱ ᱯᱮ ᱥᱟᱱᱟᱢ ᱦᱚᱲ ᱛᱮ ᱱᱩᱠᱩ ᱫᱚ ᱮᱠ ᱱᱚᱢᱵᱚᱨ ᱥᱟᱱᱛᱟᱲ ᱫᱚᱠᱚ ᱵᱟᱝ ᱠᱟᱱᱟ ᱱᱩᱠᱩ ᱫᱚᱠᱚ ᱦᱩᱭᱩᱜ ᱠᱟᱱᱟ ᱥᱤᱞᱜᱟᱹᱛ ᱛᱮ ᱡᱟᱱᱟᱢ ᱠᱚ ᱥᱟᱱᱛᱟᱲ ᱠᱟᱱᱟ ᱠᱚ ᱚᱱᱟ ᱠᱷᱟᱹᱛᱤᱨ ᱜᱮ ᱛᱮᱦᱮᱧ ᱟᱠᱚᱣᱟᱜ ᱨᱟᱭᱨᱤᱛ ᱟᱠᱚᱣᱟᱜ ᱞᱟᱹᱭ ᱟᱠᱚᱣᱟᱜ ᱞᱟᱭ ᱞᱟᱠᱪᱟᱨ ᱪᱮᱫ ᱦᱚᱸ ᱵᱟᱠᱚ ᱴᱷᱤᱠᱟᱹ ᱫᱟᱲᱮ ᱠᱟᱜᱼᱟ ᱱᱩᱠᱩ ᱥᱟᱲᱟ ᱫᱚ ᱟᱠᱚ ᱫᱚ ᱩᱭᱦᱟᱹᱨᱚᱜ ᱠᱟᱱᱟ ᱱᱚᱰᱮ ᱠᱷᱚᱱᱟᱜ ᱜᱮ ᱢᱟᱱᱮ ᱟᱠᱚ ᱛᱤᱥᱚᱜ ᱠᱚ ᱡᱟᱱᱟᱢᱮᱱᱟ ᱩᱱ ᱡᱚᱠᱷᱟᱡ ᱫᱚ ᱱᱩᱠᱩ ᱫᱚ ᱯᱟᱨᱠᱚᱢ ᱨᱮ ᱥᱟᱨ ᱫᱚ ᱵᱟᱝ ᱠᱚ ᱵᱤᱫᱟᱜ ᱠᱚ ᱛᱟᱦᱮᱸᱫ ᱱᱩᱠᱩ ᱫᱚ ᱚᱱᱟ ᱠᱷᱟᱹᱛᱤᱨ ᱜᱮ ᱛᱮᱦᱮᱧ ᱢᱟᱱᱮ ᱥᱟᱱᱛᱟᱲ ᱨᱮᱱ ᱵᱚᱸᱜᱟ ᱵᱩᱨᱩ ᱫᱚ ᱦᱤᱲᱤᱧ ᱠᱟᱛᱮ ᱢᱟᱱᱮ ᱱᱟᱦᱟᱜ ᱟᱠᱚ ᱠᱚ ᱩᱞᱴᱟᱹ ᱯᱟᱞᱴᱟ ᱠᱚ ᱠᱟᱹᱢᱤ ᱠᱟᱱᱟ ᱢᱮᱱᱫᱚ ᱡᱟᱦᱮᱨ ᱜᱟᱲ ᱨᱮ ᱥᱮ ᱡᱟᱦᱮᱨ ᱛᱷᱟᱱ ᱨᱮ ᱱᱟᱦᱟᱜ ᱟᱠᱚ ᱠᱚ ᱵᱚᱸᱜᱟ ᱵᱩᱨᱩᱭ ᱠᱟᱱᱟ ᱜᱚᱬᱮᱥ ᱛᱚ ᱱᱚᱜᱼᱚ ᱱᱚᱝᱠᱟ ᱟᱵᱚ ᱫᱚ ᱥᱟᱱᱛᱟᱲ ᱦᱚᱯᱚᱱ ᱢᱮᱱᱟᱜ ᱠᱚᱣᱟ ᱵᱚᱭᱦᱟ ᱠᱚ ᱱᱚᱜᱼᱚ ᱱᱚᱝᱠᱟ ᱟᱵᱚᱨᱮᱱ ᱥᱟᱱᱛᱟᱲ ᱜᱮ ᱛᱮᱦᱮᱧ ᱟᱵᱚ ᱡᱩᱢᱤᱫ ᱠᱚ ᱨᱟᱹᱯᱩᱫᱮᱫ ᱛᱟᱵᱚᱱᱟ ᱟᱨ ᱱᱚᱜᱼᱚ ᱱᱚᱝᱠᱟᱱ ᱦᱚᱲᱜᱮ ᱛᱮᱦᱮᱧ ᱟᱵᱚ ᱠᱷᱮᱨᱣᱟᱲ ᱥᱟᱶᱛᱟ ᱥᱮ ᱨᱤᱞᱟᱹᱢᱟᱞᱟ ᱥᱟᱶᱛᱟ ᱫᱚ ᱱᱟᱦᱟᱜ ᱠᱚ ᱵᱚᱠᱚᱞ ᱵᱚᱲᱮᱭᱮᱫ ᱛᱟᱵᱚᱱᱟ ᱚᱱᱟᱛᱮ ᱤᱧ ᱥᱟᱱᱟᱢ ᱦᱚᱲ ᱠᱚᱜᱮᱧ ᱢᱮᱛᱟᱣ ᱡᱟᱦᱟᱸᱭ ᱡᱟᱦᱟᱸ ᱫᱷᱚᱨᱚᱢ ᱨᱮᱜᱮ ᱯᱮ ᱛᱟᱦᱮᱱ ᱢᱮᱱᱠᱷᱟᱱ ᱥᱟᱱᱛᱟᱲ ᱫᱷᱚᱨᱚᱢ ᱠᱷᱚᱱ ᱨᱤᱞᱟᱹᱢᱟᱞᱟ ᱫᱷᱚᱨᱚᱢ ᱵᱟᱹᱱᱩᱜ ᱟᱠᱟᱫᱼᱟ ᱢᱮᱱᱠᱷᱟᱱ ᱤᱧ ᱫᱚ ᱵᱟᱹᱧ ᱢᱮᱱᱮᱫᱼᱟ ᱡᱮ ᱟᱯᱮ ᱦᱟᱹᱱᱤ ᱫᱷᱚᱨᱚᱢ ᱱᱟᱹᱭ ᱫᱷᱚᱨᱚᱢ ᱢᱮᱱᱠᱷᱟᱱ ᱟᱵᱚ ᱥᱚᱢᱟᱡᱽ ᱫᱚ ᱥᱚᱢᱟᱡᱽ ᱞᱮᱠᱟ ᱵᱚᱱ ᱫᱚᱦᱚᱭ ᱛᱟᱵᱚᱱᱟ ᱡᱟᱦᱟᱸᱭ ᱡᱟᱦᱟᱸ ᱫᱷᱚᱨᱚᱢ ᱨᱮᱜᱮ ᱛᱟᱦᱮᱱ ᱡᱟᱦᱟᱸᱭ ᱡᱟᱦᱟᱸ ᱞᱮᱠᱟ ᱯᱟᱹᱴᱤ ᱨᱮᱜᱮ ᱛᱟᱦᱮᱱ ᱚᱠᱚᱭ ᱵᱤ ᱡᱮ ᱯᱤ ᱦᱩᱭᱮᱱ ᱵᱤ ᱡᱮ ᱰᱤ ᱦᱩᱭᱮᱱ ᱠᱤ ᱟᱨ ᱡᱷᱟᱲᱠᱷᱚᱸᱰ ᱨᱮ ᱦᱩᱭᱮᱱ ᱡᱟᱦᱟᱱᱤᱡ ᱜᱮ ᱡᱟᱦᱟᱸ ᱛᱤᱱᱟᱹᱜ ᱜᱮ ᱦᱩᱭᱮᱱ ᱢᱮᱱᱠᱷᱟᱱ ᱥᱟᱱᱛᱟᱲ ᱫᱚ ᱵᱚᱭᱦᱟ ᱥᱟᱱᱛᱟᱲ ᱠᱟᱱ ᱜᱮᱭᱟ ᱵᱚᱱ ᱥᱟᱱᱛᱟᱲᱟᱜ ᱫᱚ ᱥᱟᱱᱛᱟᱲ ᱞᱮᱠᱟ ᱜᱮᱵᱚᱱ ᱛᱟᱦᱮᱱᱟ ᱛᱤᱥ ᱨᱮᱦᱚᱸ ᱟᱢ ᱫᱚ ᱱᱟᱦᱟᱜ ᱫᱤᱠᱩ ᱞᱮᱠᱟ ᱫᱚ ᱵᱟᱢ ᱧᱮᱞᱚᱜ ᱜᱮᱭᱟ ᱫᱤᱠᱩ ᱨᱮᱱ ᱵᱚᱸᱜᱟ ᱵᱩᱨᱩᱢ ᱥᱮᱵᱟ ᱠᱚ ᱨᱮᱦᱚᱸ ᱫᱤᱠᱩ ᱞᱮᱠᱟ ᱫᱚ ᱱᱟᱦᱟᱜ ᱵᱟᱢ ᱵᱮᱱᱟᱜ ᱜᱮᱭᱟ ᱢᱮᱱᱠᱷᱟᱱ ᱟᱢ ᱫᱚ ᱥᱟᱱᱛᱟᱲ ᱠᱟᱱᱟᱢ ᱥᱟᱱᱛᱟᱲ ᱦᱩᱭ ᱠᱟᱛᱮᱫ ᱜᱮᱢ ᱛᱟᱦᱮᱱᱟ ᱟᱨ ᱥᱟᱱᱛᱟᱲ ᱠᱟᱛᱮᱫ ᱜᱮᱢ ᱜᱩᱡᱩᱜᱼᱟ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱛᱚ ᱵᱚᱭᱦᱟ ᱠᱚ ᱤᱧᱟᱹᱜ ᱢᱮᱱ ᱨᱮᱱᱟᱜ ᱫᱚ ᱱᱚᱣᱟ ᱠᱟᱱ ᱜᱮᱭᱟ ᱡᱮ ᱟᱵᱚ ᱛᱮᱦᱮᱧ ᱡᱮ ᱱᱩᱱᱟᱹᱝ ᱵᱷᱩᱞ ᱠᱚ ᱠᱟᱹᱢᱤ ᱠᱟᱱ ᱱᱩᱜᱼᱩ ᱱᱩᱠᱩ ᱥᱟᱱᱛᱟᱲ ᱠᱚ ᱱᱩᱜᱼᱩ ᱱᱩᱠᱩ ᱚᱠᱟ ᱠᱚᱨᱮᱱ ᱥᱟᱱᱛᱟᱲ ᱠᱟᱱᱟ ᱠᱚ ᱱᱩᱜᱼᱩ ᱱᱩᱠᱩ ᱥᱮᱱ ᱡᱟᱣᱨᱟ ᱥᱟᱱᱛᱟᱲ ᱛᱮᱦᱮᱧ ᱢᱤᱫᱴᱟᱝ ᱟᱠᱚ ᱛᱤᱱᱟᱹᱝ ᱪᱚᱨᱚᱠ ᱠᱚ ᱥᱮᱱ ᱡᱟᱣᱨᱟ ᱠᱟᱛᱮᱫ ᱢᱟᱱᱮ ᱛᱤᱱᱟᱹᱝ ᱪᱚᱨᱚᱠ ᱟᱠᱚ ᱞᱟᱭᱼᱞᱟᱠᱪᱟᱨ ᱦᱩᱱᱟᱹᱝ ᱠᱟᱹᱢᱤ ᱠᱟᱛᱷᱟ ᱛᱮᱦᱮᱧ ᱟᱠᱚ ᱢᱟᱱᱮ ᱩᱞᱴᱟᱹ ᱯᱟᱞᱴᱟ ᱠᱚ ᱠᱟᱹᱢᱤ ᱠᱟᱱᱟ ᱟᱨ ᱵᱷᱚᱵᱤᱥᱥᱚᱛ ᱨᱮ ᱟᱠᱚ ᱨᱮᱱ ᱜᱤᱫᱽᱨᱟᱹ ᱯᱤᱫᱽᱨᱟᱹ ᱪᱮᱫ ᱠᱚ ᱪᱤᱠᱟᱹᱭᱟᱠᱚ ᱥᱮ ᱚᱱᱟ ᱠᱚ ᱧᱮᱞ ᱠᱟᱛᱮᱫ ᱟᱵᱚ ᱱᱚᱣᱟ ᱵᱷᱟᱨᱚᱛ ᱫᱤᱥᱚᱢ ᱨᱮᱱ ᱥᱟᱱᱛᱟᱲ ᱪᱮᱫ ᱠᱚ ᱪᱤᱠᱟᱹᱭᱟᱠᱚ ᱱᱚᱜᱼᱚ ᱱᱚᱣᱟ ᱠᱚᱜᱮ ᱟᱹᱰᱤ ᱟᱸᱴ ᱤᱧ ᱵᱩᱡᱷᱟᱹᱣ ᱠᱮᱫᱼᱟ ᱥᱮ ᱟᱹᱰᱤ ᱠᱷᱟᱨᱟᱯ ᱧᱚᱜ ᱤᱧ ᱵᱩᱡᱷᱟᱹᱣ ᱠᱮᱫ ᱠᱷᱟᱹᱛᱤᱨ ᱜᱮ ᱱᱚᱣᱟ ᱵᱷᱤᱰᱤᱭᱳ ᱠᱚᱫᱚ ᱟᱯᱮ ᱴᱷᱮᱱᱤᱧ ᱥᱮᱭᱟᱨ ᱞᱟᱹᱜᱤᱫ ᱛᱮ ᱱᱚᱣᱟ ᱵᱷᱤᱰᱤᱭᱳ ᱫᱚᱧ ᱵᱮᱱᱟᱣ ᱠᱮᱫ ᱛᱟᱵᱚᱱᱟ ᱵᱚᱭᱦᱟ ᱠᱚ ᱱᱚᱣᱟ ᱵᱷᱤᱰᱤᱭᱳ ᱨᱮ ᱡᱩᱫᱤ ᱜᱟᱹᱞᱛᱤ ᱠᱚᱧ ᱢᱮᱱ ᱟᱠᱟᱫ ᱠᱷᱟᱱ ᱟᱯᱮ ᱯᱟᱦᱴᱟ ᱠᱷᱚᱱ ᱟᱹᱰᱤᱜᱟᱱ ᱤᱠᱟᱹᱧ ᱠᱷᱚᱡᱚᱜ ᱠᱟᱱᱟ ᱟᱨ ᱡᱩᱫᱤ ᱱᱚᱣᱟ ᱵᱷᱤᱰᱤᱭᱳ ᱨᱮ ᱵᱮᱥ ᱟᱨ ᱠᱷᱟᱨᱟᱯ ᱟᱯᱮ ᱵᱟᱪᱷᱟᱣ ᱛᱟᱵᱚᱱ ᱯᱮ ᱛᱤᱱᱟᱹᱜ ᱫᱚ ᱵᱮᱥᱟᱜ ᱤᱧ ᱞᱟᱹᱭ ᱠᱟᱜ ᱛᱤᱱᱟᱹᱜ ᱫᱚ ᱵᱟᱹᱲᱤᱡᱟᱜ ᱤᱧ ᱢᱮᱱ ᱠᱟᱜ ᱡᱩᱫᱤ ᱱᱚᱣᱟ ᱵᱷᱤᱰᱤᱭᱳ ᱨᱮ ᱵᱟᱹᱲᱤᱡᱟᱜ ᱤᱧ ᱢᱮᱱ ᱠᱟᱜ ᱮᱱᱠᱷᱟᱱ ᱠᱚᱢᱮᱱᱴ ᱠᱟᱛᱮ ᱯᱮ ᱵᱟᱲᱟᱭ ᱦᱚᱪᱚᱧᱟ ᱟᱨ ᱡᱩᱫᱤ ᱵᱮᱥ ᱦᱚᱧ ᱞᱟᱹᱭ ᱠᱟᱜ ᱛᱚᱵᱮ ᱮᱱᱦᱚᱸ ᱠᱚᱢᱮᱱᱴ ᱠᱟᱛᱮ ᱯᱮ ᱵᱟᱲᱟᱭ ᱦᱚᱪᱚᱧ ᱛᱟᱵᱚᱱᱟ ᱡᱮ ᱤᱧ ᱯᱨᱚᱠᱩᱛᱚ ᱨᱮ ᱥᱟᱹᱨᱤ ᱠᱟᱛᱷᱟ ᱥᱮ ᱠᱷᱟᱹᱞᱤ ᱠᱟᱛᱷᱟᱧ ᱞᱟᱹᱭ ᱠᱟᱜ ᱢᱮᱱᱛᱮ ᱛᱮᱦᱮᱧ ᱟᱵᱚ ᱵᱷᱟᱨᱚᱛ ᱫᱤᱥᱚᱢ ᱨᱮ ᱧᱮᱞ ᱛᱟᱵᱚᱱ ᱯᱮ ᱥᱟᱱᱛᱟᱲ ᱠᱚ ᱞᱟᱹᱲᱦᱟᱹᱭ ᱟᱵᱚ ᱫᱤᱥᱚᱢ ᱠᱷᱟᱹᱛᱤᱨ ᱟᱵᱚᱣᱟᱜ ᱡᱟᱱᱟᱢ ᱟᱲᱟᱝ ᱠᱷᱟᱹᱛᱤᱨ ᱢᱮᱱᱠᱷᱟᱱ ᱱᱩᱜᱼᱩ ᱱᱩᱠᱩ ᱪᱮᱫ ᱠᱚ ᱪᱤᱠᱟᱹᱭᱮᱫᱼᱟ ᱱᱩᱜᱼᱩ ᱱᱩᱠᱩ ᱫᱚ ᱟᱵᱚᱣᱟᱜ ᱡᱩᱢᱤᱫ ᱠᱚ ᱨᱟᱹᱯᱩᱫᱮᱫ ᱛᱟᱵᱚᱱᱟ ᱚᱱᱟᱛᱮ ᱤᱧ ᱥᱟᱱᱟᱢ ᱵᱚᱭᱦᱟ ᱠᱚᱧ ᱱᱮᱦᱚᱨ ᱟᱯᱮ ᱛᱟᱵᱚᱱᱟ ᱡᱮᱢᱚᱱ ᱥᱟᱱᱛᱟᱲ ᱫᱚ ᱥᱟᱱᱛᱟᱲ ᱠᱟᱛᱮ ᱜᱮᱵᱚᱱ ᱛᱟᱦᱮᱱᱟ ᱚᱱᱮ ᱵᱟᱠᱚ ᱞᱟᱹᱭ ᱠᱟᱜ ᱥᱟᱱᱛᱟᱲ ᱥᱟᱱᱛᱟᱲ ᱯᱮ ᱢᱩᱸᱰᱟᱹ ᱦᱩᱢᱰᱟᱹᱜ ᱯᱮ ᱞᱟᱲᱠᱟ ᱞᱟᱲᱟᱜ ᱯᱮ ᱚᱠᱛᱚ ᱢᱮᱱᱟᱜ ᱨᱮ ᱪᱤᱨᱜᱟᱹᱞᱚᱜ ᱯᱮ ᱚᱠᱛᱚ ᱨᱮ ᱵᱟᱢ ᱪᱤᱨᱜᱟᱹᱞ ᱞᱮᱱᱠᱷᱟᱱ ᱚᱠᱛᱚ ᱢᱤᱫ ᱡᱚᱠᱷᱟ ᱯᱟᱨᱚᱢ ᱞᱮᱱᱠᱷᱟᱱ ᱵᱚᱭᱦᱟ ᱚᱱᱟ ᱪᱤᱨᱜᱟᱹᱞᱚᱜ ᱥᱚᱢᱚᱭ ᱫᱚ ᱚᱠᱛᱚ ᱫᱚ ᱵᱟᱢ ᱧᱟᱢ ᱫᱟᱲᱮᱭᱟᱜ ᱜᱮᱭᱟ ᱚᱱᱟ ᱠᱷᱟᱹᱛᱤᱨ ᱜᱤᱧ ᱢᱮᱱᱮᱫᱼᱟ ᱱᱤᱛᱚᱜ ᱚᱠᱛᱚ ᱢᱮᱱᱟᱜ ᱟᱠᱟᱫᱼᱟ ᱟᱵᱚ ᱥᱟᱱᱛᱟᱲ ᱠᱚ ᱡᱩᱢᱤᱫᱚᱜ ᱞᱟᱹᱜᱤᱫ ᱥᱟᱱᱛᱟᱲ ᱥᱟᱱᱟᱢ ᱦᱚᱲᱛᱮ ᱡᱩᱢᱤᱫᱚᱜ ᱛᱟᱵᱚᱱ ᱯᱮ ᱟᱨ ᱡᱩᱢᱤᱫᱚᱜ ᱟᱵᱚᱱ ᱡᱩᱢᱤᱫ ᱠᱟᱛᱮᱫ ᱟᱵᱚ ᱵᱚᱱ ᱛᱟᱦᱮᱱᱟᱵᱚᱱ ᱯᱟᱹᱦᱤᱞ ᱟᱹᱜᱤᱞ ᱦᱟᱯᱲᱟᱢ ᱡᱟᱦᱟᱸ ᱞᱮᱠᱟ ᱡᱩᱢᱤᱫ ᱠᱚ ᱛᱟᱦᱮᱸ ᱞᱮᱱᱟ ᱛᱮᱦᱮᱧ ᱟᱵᱚ ᱚᱱᱠᱟ ᱡᱩᱢᱤᱫ ᱠᱟᱛᱮᱫ ᱵᱚᱱ ᱛᱟᱦᱮᱱᱟᱵᱚᱱ ᱮᱱᱠᱷᱟᱱ ᱫᱚ ᱡᱟᱦᱟᱱᱟᱜ ᱵᱚᱱ ᱪᱤᱠᱟᱹ ᱫᱟᱲᱮᱭᱟᱜᱼᱟ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱟᱜ ᱠᱟᱱ ᱛᱟᱵᱚᱱᱟ ᱱᱚᱣᱟ ᱠᱚ ᱢᱮᱱ ᱠᱟᱛᱮ ᱜᱮ ᱡᱟᱦᱟᱸᱭ ᱠᱚᱯᱮ ᱠᱩᱥᱤᱭᱟᱜ ᱠᱟᱱ ᱛᱟᱵᱚᱱ ᱠᱷᱟᱱ ᱱᱤᱦᱟᱹᱛ ᱠᱚᱢᱮᱱᱴ ᱠᱟᱛᱮ ᱯᱮ ᱵᱟᱲᱟᱭ ᱦᱚᱪᱚᱧ ᱛᱟᱵᱚᱱᱟ ᱟᱨ ᱞᱟᱭᱤᱠ ᱟᱨ ᱥᱮᱭᱟᱨ ᱟᱞᱚ ᱯᱮ ᱦᱤᱲᱤᱧ ᱛᱟᱵᱚᱱᱟ ᱢᱟ ᱮᱱᱠᱷᱟᱱ ᱥᱟᱱᱟᱢ ᱠᱚ ᱤᱧ ᱯᱟᱦᱴᱟ ᱠᱷᱚᱱ ᱢᱩᱪᱟᱹᱫ ᱜᱚᱰᱟ ᱡᱚᱦᱟᱨ